ᱥᱟᱱᱟᱢ ᱠᱚ ᱡᱚᱦᱟᱨ ᱤᱧ ᱫᱩᱞᱟᱨᱟᱢ ᱟᱨ ᱱᱚᱣᱟ ᱵᱷᱤᱰᱤᱭᱳ ᱛᱮ ᱟᱯᱮ ᱠᱚᱧ ᱥᱟᱹᱜᱩᱱ ᱫᱟᱨᱟᱢᱮᱫ ᱯᱮᱭᱟ ᱛᱚᱵᱮ ᱛᱮᱦᱮᱧ ᱤᱧ ᱥᱟᱶᱨᱮ ᱵᱟᱨᱭᱟ ᱯᱮ ᱧᱮᱞᱮᱫ ᱠᱤᱱᱟ ᱛᱚ ᱤᱧ ᱚᱲᱟᱜ ᱤᱧ ᱦᱮᱡ ᱟᱠᱟᱱᱟ ᱟᱨ ᱱᱩᱠᱤᱱ ᱫᱚ ᱤᱧ ᱫᱟ ᱨᱮᱱ ᱜᱤᱫᱽᱨᱟᱹ ᱠᱟᱱᱟ ᱠᱤᱱ ᱛᱚ ᱱᱩᱭ ᱫᱚ ᱢᱟᱨᱟᱝ ᱤᱡ ᱞᱮᱸᱜᱟ ᱥᱟᱦᱟᱨ ᱨᱮ ᱡᱟᱦᱟᱸᱭ ᱱᱩᱭ ᱢᱮᱱᱟᱭᱟ ᱱᱩᱭ ᱫᱚ ᱢᱟᱨᱟᱝ ᱤᱡ ᱠᱟᱱᱟᱭ ᱟᱨ ᱱᱩᱭ ᱡᱚᱡᱚᱢ ᱥᱟᱦᱟᱨ ᱨᱮ ᱡᱟᱦᱟᱸᱭ ᱢᱮᱱᱟᱭᱟ ᱱᱩᱭ ᱫᱚ ᱦᱩᱰᱤᱧ ᱤᱡ ᱠᱟᱱᱟᱭ ᱛᱚ ᱚᱲᱟᱜ ᱤᱧ ᱦᱮᱡ ᱞᱮᱱᱟ ᱛᱚ ᱚᱱᱠᱟ ᱠᱷᱟᱹᱞᱤ ᱢᱟᱹᱞᱤ ᱛᱮᱫᱚ ᱵᱟᱹᱧ ᱦᱮᱡ ᱞᱮᱱ ᱜᱮᱭᱟ ᱛᱚ ᱱᱤᱛᱚᱜ ᱱᱩᱠᱤᱱ ᱠᱤᱱ ᱥᱟᱯᱲᱟᱣ ᱟᱠᱟᱱᱟ ᱯᱨᱟᱭᱤᱡᱽ ᱡᱚᱢ ᱠᱚ ᱪᱟᱞᱟᱜ ᱞᱟᱹᱜᱤᱫ ᱛᱚ ᱤᱧᱫᱚ ᱯᱨᱟᱭᱤᱡᱽ ᱡᱚᱢ ᱵᱟᱹᱧ ᱪᱟᱞᱟᱜᱼᱟ ᱢᱮᱥ ᱛᱮᱜᱮ ᱱᱟᱦᱟᱜ ᱤᱧ ᱨᱩᱣᱟᱹᱲᱟ ᱱᱤᱛᱚᱜ ᱫᱚ ᱛᱚ ᱱᱩᱠᱩ ᱠᱟᱹᱴᱤᱡ ᱚᱸᱰᱮᱧ ᱤᱫᱤ ᱧᱚᱜ ᱦᱚᱴᱚ ᱠᱟᱠᱚᱣᱟ ᱛᱟᱨᱯᱚᱨᱮᱧ ᱨᱩᱣᱟᱹᱲᱟ ᱢᱮᱥ ᱛᱮ ᱛᱚ ᱢᱤᱫᱴᱟᱝ ᱠᱟᱹᱢᱤ ᱵᱟᱠᱷᱨᱟ ᱜᱤᱧ ᱦᱮᱡ ᱞᱮᱱ ᱜᱮᱭᱟ ᱛᱚ ᱟᱯᱮ ᱯᱮ ᱧᱮᱞ ᱫᱟᱲᱮᱭᱟᱜᱼᱟ ᱧᱮᱞ ᱦᱚᱪᱚᱭᱮᱫ ᱯᱮᱭᱟᱹᱧ ᱛᱚ ᱱᱚᱜᱼᱚᱭ ᱱᱚᱣᱟ ᱡᱟᱦᱟᱸ ᱟᱵᱚ ᱵᱚ ᱚᱞ ᱪᱤᱠᱤ ᱯᱚᱛᱚᱵ ᱡᱟᱦᱟᱸ ᱵᱚ ᱦᱟᱛᱟᱣ ᱞᱟᱹᱜᱤᱫᱼᱟ ᱢᱮᱱᱛᱮ ᱛᱚ ᱚᱱᱟ ᱛᱟᱵᱚ ᱤᱧ ᱦᱟᱛᱟᱣ ᱟᱠᱟᱫ ᱜᱮᱭᱟ ᱛᱚ ᱱᱚᱰᱮ ᱥᱟᱛᱴᱤ ᱥᱮᱴ ᱢᱮᱱᱟᱜᱼᱟ ᱥᱟᱨᱴ ᱴᱤ ᱥᱟᱨᱴ ᱢᱮᱱᱟᱜᱼᱟ ᱚᱱᱟ ᱱᱟᱦᱟᱜ ᱤᱧ ᱞᱟᱹᱭ ᱟᱯᱮᱭᱟ ᱪᱮᱫ ᱪᱮᱫ ᱢᱮᱱᱟᱜᱼᱟ ᱛᱳ ᱱᱩᱠᱤᱱ ᱠᱟᱹᱴᱤᱡ ᱱᱟᱦᱟᱜ ᱠᱤᱱ ᱱᱟᱣᱟ ᱜᱮᱭᱟ ᱪᱮ ᱮᱱᱠᱷᱟᱱ ᱵᱟᱹᱠᱤᱱ ᱴᱷᱤᱠᱟᱹ ᱫᱟᱲᱮᱭᱟᱜ ᱠᱟᱱᱟ ᱛᱳ ᱱᱩᱠᱤᱱ ᱞᱟᱡᱟᱣ ᱫᱷᱟᱨᱟ ᱠᱤᱱ ᱵᱩᱡᱷᱟᱹᱣᱮᱫᱼᱟ ᱱᱟᱦᱟᱜ ᱯᱟᱞᱮᱫ ᱛᱚᱵᱮ ᱱᱚᱣᱟ ᱱᱟᱦᱟᱜ ᱤᱧ ᱫᱮᱠᱷᱟᱣ ᱟᱯᱮᱭᱟ ᱤᱧ ᱥᱟᱛᱴᱤ ᱯᱚᱛᱚᱵ ᱡᱟᱦᱟᱸ ᱢᱮᱱᱟᱜᱼᱟ ᱛᱳ ᱱᱚᱣᱟ ᱵᱷᱮᱜᱟᱨ ᱛᱤᱧ ᱥᱩᱴ ᱜᱮᱭᱟ ᱱᱟᱦᱟᱜ ᱱᱩᱠᱤᱱ ᱥᱟᱞᱟᱜ ᱫᱚ ᱵᱟᱹᱧ ᱥᱩᱴᱟ ᱚᱱᱟᱫᱚ ᱛᱳ ᱟᱯᱮ ᱠᱷᱟᱹᱞᱤ ᱡᱟᱥᱴ ᱤᱧ ᱵᱟᱲᱟᱭ ᱦᱚᱪᱚᱭᱮᱫ ᱯᱮᱭᱟ ᱡᱮ ᱵᱟᱝ ᱤᱧ ᱚᱲᱟᱜ ᱤᱧ ᱦᱮᱡ ᱟᱠᱟᱱ ᱛᱟᱦᱮᱸᱫ ᱛᱳ ᱟᱨ ᱢᱤᱫᱴᱤᱡ ᱠᱟᱛᱷᱟ ᱤᱧ ᱚᱲᱟᱜ ᱦᱮᱡ ᱠᱟᱛᱮ ᱢᱤᱫᱴᱮᱡ ᱡᱤᱱᱤᱥ ᱤᱧ ᱵᱟᱲᱟᱭ ᱠᱮᱜᱼᱟ ᱱᱚᱰᱮ ᱟᱞᱮ ᱚᱲᱟᱜ ᱥᱩᱨ ᱨᱮᱜᱮ ᱢᱤᱫ ᱦᱚᱲ ᱢᱮᱱᱟᱜ ᱠᱚᱣᱟ ᱡᱟᱦᱟᱸᱭᱟᱜ ᱯᱚᱨᱤᱥᱛᱷᱤᱛᱤ ᱠᱟᱹᱴᱤᱡ ᱵᱷᱮᱜᱟᱨ ᱧᱚᱜ ᱜᱮᱭᱟ ᱛᱟᱠᱚ ᱩᱱᱠᱩᱣᱟᱜ ᱟᱨᱛᱷᱤᱠ ᱯᱚᱨᱤᱥᱛᱷᱤᱛᱤ ᱛᱚ ᱩᱱᱠᱩ ᱨᱮᱱ ᱵᱟᱨᱭᱟ ᱜᱤᱫᱽᱨᱟᱹ ᱢᱮᱱᱟᱜ ᱠᱤᱱᱟ ᱛᱚ ᱡᱟᱦᱟᱸᱭ ᱢᱤᱫᱴᱤᱡ ᱜᱤᱫᱽᱨᱟᱹ ᱢᱮᱱᱟᱭᱟ ᱦᱩᱰᱤᱧᱤᱡ ᱠᱚᱲᱟ ᱜᱤᱫᱽᱨᱟᱹ ᱛᱚ ᱩᱱᱤ ᱫᱚ ᱯᱟᱸᱪ ᱠᱤ ᱪᱷᱚ ᱠᱞᱟᱥ ᱨᱮ ᱢᱮᱱᱟᱭᱟ ᱛᱚ ᱩᱱᱤ ᱫᱚ ᱯᱷᱨᱤ ᱛᱮᱜᱮ ᱫᱟᱫᱟ ᱴᱷᱮᱱᱮ ᱯᱟᱲᱦᱟᱜ ᱠᱟᱱ ᱜᱮᱭᱟ ᱴᱤᱭᱩᱥᱚᱱᱮ ᱯᱟᱲᱦᱟᱜ ᱠᱟᱱᱟ ᱩᱱᱤ ᱫᱚ ᱯᱷᱨᱤ ᱛᱮᱜᱮ ᱯᱟᱲᱦᱟᱜ ᱠᱟᱱ ᱜᱮᱭᱟ ᱡᱮᱦᱮᱛᱩ ᱫᱟᱫᱟ ᱯᱷᱨᱤ ᱛᱮᱜᱮ ᱯᱟᱲᱦᱟᱣ ᱠᱚᱣᱟᱭ ᱛᱚ ᱟᱨ ᱢᱤᱫᱴᱤᱡ ᱢᱮᱱᱟᱭ ᱛᱟᱹᱠᱤᱱ ᱡᱟᱦᱟᱸᱭ ᱠᱩᱲᱤ ᱜᱤᱫᱽᱨᱟᱹ ᱩᱱᱤ ᱫᱚᱭ ᱦᱩᱭᱩᱜ ᱠᱟᱱᱟᱭ ᱮᱭᱤᱴ ᱠᱞᱟᱥ ᱛᱚ ᱫᱟᱫᱟ ᱦᱚᱸ ᱩᱱᱟᱹᱜ ᱱᱚᱞᱮᱡᱽ ᱛᱟᱭ ᱵᱟᱹᱪᱩᱜ ᱟᱹᱱᱤᱡ ᱮᱭᱤᱴ ᱠᱞᱟᱥ ᱫᱷᱟᱹᱨᱤᱡ ᱯᱟᱲᱦᱟᱣ ᱵᱟᱠᱷᱨᱟ ᱛᱚ ᱩᱱᱤ ᱫᱚ ᱠᱩᱲᱤ ᱜᱤᱫᱽᱨᱟᱹ ᱠᱟᱱᱟᱭ ᱛᱚ ᱤᱧ ᱵᱟᱲᱟᱭ ᱠᱮᱫ ᱟᱹᱧ ᱩᱱᱤ ᱴᱤᱭᱩᱥᱚᱱ ᱵᱟᱭ ᱪᱟᱞᱟᱜ ᱠᱟᱱᱟ ᱛᱚᱵᱮ ᱤᱧᱟᱹᱜ ᱠᱟᱹᱴᱤᱡ ᱢᱚᱱᱮ ᱛᱤᱧ ᱠᱷᱟᱨᱟᱯ ᱜᱮ ᱫᱷᱟᱨᱟ ᱜᱤᱧ ᱵᱩᱡᱷᱟᱹᱣ ᱠᱮᱫᱼᱟ ᱛᱚ ᱩᱱᱠᱩᱧ ᱞᱟᱹᱭ ᱟᱠᱟᱫ ᱠᱚᱣᱟ ᱡᱮ ᱵᱟᱝᱟ ᱤᱧ ᱡᱟᱦᱟᱸ ᱞᱮᱠᱟᱛᱮ ᱩᱱᱤ ᱴᱤᱭᱩᱥᱚᱱᱤᱧ ᱯᱟᱲᱦᱟᱣ ᱦᱚᱪᱚᱭᱮᱭᱟ ᱛᱚ ᱟᱯᱮ ᱠᱚ ᱡᱟᱦᱟᱸ ᱯᱩᱭᱥᱟᱹ ᱠᱚᱯᱮ ᱮᱢ ᱟᱠᱟᱫᱼᱟ ᱦᱟᱸᱜ ᱚᱸᱰᱮ ᱠᱷᱚᱱ ᱜᱮ ᱠᱤᱪᱷᱩᱴᱟᱧ ᱮᱢᱟᱭᱟ ᱦᱟᱸᱜ ᱤᱧ ᱟᱥᱟ ᱟᱠᱟᱫᱼᱟ ᱛᱚ ᱡᱟᱦᱟᱸ ᱛᱤᱱᱟᱹᱜ ᱟᱵᱚ ᱢᱟ ᱠᱤᱨᱤᱧ ᱠᱟᱛᱷᱟ ᱢᱟ ᱦᱩᱭᱮᱱᱟ ᱛᱟᱵᱚ ᱱᱚᱣᱟ ᱵᱚᱦᱤ ᱠᱚ ᱦᱩᱭᱮᱱᱟ ᱟᱨ ᱵᱟᱹᱠᱤ ᱦᱩᱭᱮᱱᱟ ᱦᱟᱱᱟ ᱡᱟᱦᱟᱸ ᱦᱳᱣᱟᱭᱤᱴ ᱵᱳᱨᱰ ᱠᱚᱵᱚ ᱦᱟᱛᱟᱣ ᱞᱟᱜᱼᱟ ᱟᱵᱚ ᱢᱟ ᱯᱟᱲᱦᱟᱜ ᱜᱮᱭᱟ ᱱᱟᱦᱟᱜ ᱵᱚ ᱛᱚ ᱩᱱᱤ ᱜᱤᱫᱽᱨᱟᱹ ᱠᱟᱹᱴᱤᱡ ᱵᱚ ᱦᱮᱞᱯ ᱧᱚᱜ ᱮᱭᱟ ᱛᱚ ᱩᱱᱤ ᱜᱤᱫᱽᱨᱟᱹ ᱵᱟᱠᱷᱨᱟ ᱯᱷᱤ ᱯᱟᱲᱟᱜ ᱠᱟᱱᱟ ᱪᱷᱚ ᱥᱚ ᱴᱟᱠᱟ ᱛᱚ ᱤᱧ ᱩᱱᱠᱩ ᱴᱤᱭᱩᱥᱚᱱ ᱢᱟᱥᱴᱟᱨ ᱠᱚᱧ ᱨᱚᱯᱚᱲ ᱟᱠᱟᱫ ᱠᱚᱜᱮᱭᱟ ᱢᱮᱛᱟ ᱠᱚ ᱠᱟᱹᱱᱟᱹᱧ ᱟᱨ ᱩᱱᱠᱩᱣᱟᱜ ᱠᱟᱹᱴᱤᱡ ᱟᱨᱛᱷᱤᱠ ᱯᱚᱨᱤᱥᱛᱷᱤᱛᱤ ᱠᱷᱟᱨᱟᱯ ᱧᱚᱜ ᱜᱮᱭᱟ ᱛᱚ ᱩᱱᱠᱩ ᱚᱱᱟ ᱦᱟᱯ ᱛᱮ ᱱᱟᱦᱟᱜ ᱤᱧ ᱴᱷᱤᱠ ᱟᱠᱟᱫ ᱠᱚᱣᱟ ᱡᱮ ᱵᱟᱝᱟ ᱪᱷᱚ ᱥᱚ ᱫᱚ ᱵᱟᱝᱟ ᱟᱨ ᱠᱤᱪᱷᱩ ᱢᱟ ᱴᱟᱭᱤᱢ ᱠᱚ ᱜᱚᱰᱮ ᱟᱠᱟᱱ ᱜᱮᱭᱟ ᱱᱤᱛᱚᱜ ᱡᱩᱱ ᱟᱠᱚ ᱡᱩᱱ ᱫᱷᱟᱹᱨᱤᱡ ᱠᱚ ᱯᱟᱲᱦᱟᱣ ᱠᱚᱣᱟ ᱡᱩᱱ ᱛᱤᱱᱟᱹᱜ ᱫᱷᱟᱹᱨᱤᱡ ᱛᱚ ᱠᱚ ᱞᱟᱹᱭᱮᱫᱼᱟ ᱦᱳᱭ ᱩᱱᱟᱹᱜ ᱫᱚ ᱵᱟᱞᱮ ᱦᱟᱛᱟᱣᱟ ᱛᱚ ᱦᱟᱯ ᱮᱢᱟ ᱞᱮᱯᱮ ᱛᱚ ᱩᱱᱠᱩ ᱛᱤᱱ ᱥᱚ ᱴᱟᱠᱟ ᱠᱚ ᱦᱟᱛᱟᱣ ᱟᱠᱚ ᱞᱟᱹᱭ ᱟᱠᱟᱫᱼᱟ ᱱᱟᱦᱟᱜ ᱛᱚ ᱟᱯᱮ ᱪᱮᱫ ᱯᱮ ᱞᱟᱹᱭᱮᱫᱼᱟ ᱩᱱᱤ ᱵᱚ ᱦᱮᱞᱯ ᱮᱭᱟ ᱪᱮ ᱵᱟᱵᱚ ᱦᱮᱞᱯ ᱮᱭᱟ ᱤᱧ ᱢᱮᱱᱮᱫ ᱟᱹᱧ ᱩᱱᱤ ᱫᱚᱵᱚ ᱦᱮᱞᱯ ᱮᱭᱟ ᱡᱮᱦᱮᱛᱩ ᱯᱚᱭᱥᱟ ᱦᱮᱡ ᱟᱠᱟᱱ ᱜᱮᱭᱟ ᱪᱤᱠᱟᱹᱭᱟᱵᱚᱱ ᱱᱟᱦᱟᱜ ᱚᱱᱟ ᱯᱚᱭᱥᱟ ᱛᱚ ᱚᱱᱟ ᱠᱤᱪᱷᱩᱴᱟ ᱚᱱᱟ ᱨᱮᱵᱚ ᱞᱟᱜᱟᱣᱟ ᱢᱮᱱᱛᱮ ᱤᱧ ᱟᱥᱚᱜ ᱠᱟᱹᱱᱟᱹᱧ ᱛᱚ ᱟᱯᱮ ᱠᱚ ᱪᱮᱫ ᱯᱮ ᱞᱟᱹᱭᱮᱫᱼᱟ ᱱᱚᱣᱟ ᱠᱚᱢᱮᱱᱴ ᱯᱮ ᱛᱟᱵᱚᱱ ᱛᱚᱵᱮ ᱱᱚᱣᱟ ᱵᱚᱦᱤ ᱢᱟ ᱱᱟᱦᱟᱜ ᱤᱧ ᱫᱮᱠᱷᱟᱣ ᱟᱯᱮ ᱜᱮᱭᱟ ᱪᱮᱫ ᱪᱮᱫ ᱵᱚᱦᱤ ᱠᱟᱱᱟ ᱟᱹᱰᱤ ᱥᱚᱨᱴ ᱨᱤᱧ ᱫᱮᱠᱷᱟᱣ ᱟᱯᱮᱭᱟ ᱱᱟᱦᱟᱜ ᱪᱮᱫ ᱪᱮᱫ ᱵᱚᱦᱤ ᱠᱟᱱᱟ ᱥᱟᱛ ᱟᱴᱴᱤ ᱥᱮᱴ ᱵᱚᱦᱤ ᱢᱮᱱᱟᱜᱼᱟ ᱛᱚᱵᱮ ᱛᱮᱦᱮᱧᱟᱜ ᱵᱷᱤᱰᱤᱭᱳ ᱫᱚ ᱤᱱᱠᱟᱹ ᱫᱷᱟᱨᱟ ᱜᱮ ᱟᱨ ᱱᱩᱠᱤᱱ ᱱᱟᱦᱟᱜ ᱱᱟᱣᱟ ᱫᱷᱟᱨᱟ ᱜᱮᱭᱟ ᱠᱤᱱ ᱟᱢ ᱫᱚ ᱧᱩᱛᱩᱢ ᱞᱟᱹᱭ ᱟᱠᱚ ᱢᱮ ᱪᱮᱫ ᱧᱩᱛᱩᱢ ᱢᱟ ᱥᱤᱢᱟ ᱢᱟᱨᱰᱤ ᱦᱚᱸ ᱞᱟᱹᱭ ᱠᱮᱜ ᱟᱡ ᱫᱚ ᱥᱤᱢᱟ ᱢᱟᱨᱰᱤ ᱧᱩᱛᱩᱢᱟᱭᱟ ᱟᱨ ᱟᱢ ᱫᱚ ᱥᱩᱵᱷᱞᱚᱠᱷᱢᱤ ᱢᱟᱨᱰᱤ ᱦᱟᱱᱛᱮ ᱠᱚᱭᱚᱜ ᱢᱮ ᱪᱮᱫ ᱞᱟᱹᱭ ᱢᱮ ᱡᱳᱨ ᱛᱮ ᱥᱩᱵᱷᱞᱚᱠᱷᱢᱤ ᱢᱟᱨᱰᱤ ᱥᱩᱵᱷᱚᱞᱚᱠᱷᱢᱤ ᱢᱟᱨᱰᱤ ᱥᱩᱵᱷᱚᱞᱚᱠᱷᱢᱤ ᱢᱟᱨᱰᱤ ᱵᱟᱪᱮ ᱦᱮᱸ ᱱᱩᱭ ᱫᱚ ᱱᱩᱭ ᱫᱚ ᱥᱤᱢᱟ ᱢᱟᱨᱰᱤ ᱱᱩᱭ ᱫᱚ ᱢᱟᱨᱟᱝ ᱜᱮᱭᱟᱭ ᱱᱩᱭ ᱫᱚ ᱢᱟᱨᱟᱝ ᱤᱡ ᱠᱟᱱᱟᱭ ᱟᱨ ᱱᱩᱭ ᱫᱚ ᱦᱩᱰᱤᱧ ᱤᱡ ᱠᱟᱱᱟᱭ ᱛᱚ ᱫᱟᱫᱟ ᱨᱮᱱ ᱠᱟᱱᱟ ᱠᱤᱱ ᱱᱩᱠᱤᱱ ᱫᱚ ᱢᱟᱨᱟᱝ ᱫᱟᱫᱟ ᱨᱮᱱ ᱠᱟᱱ ᱜᱮᱭᱟ ᱠᱤᱱ ᱟᱞᱮ ᱨᱮᱱ ᱱᱤᱡᱚᱨ ᱠᱟᱱ ᱜᱮᱭᱟ ᱠᱤᱱ ᱛᱚ ᱚᱱᱠᱟ ᱠᱟᱛᱷᱟ ᱛᱚ ᱛᱮᱦᱮᱧᱟᱜ ᱵᱷᱤᱰᱤᱭᱳ ᱫᱚ ᱤᱱᱠᱟᱹ ᱫᱷᱟᱨᱟ ᱜᱮ ᱦᱟᱸᱜ ᱱᱚᱣᱟ ᱫᱮᱠᱷᱟᱣ ᱯᱮᱭᱟ ᱦᱟᱸᱜ ᱡᱟᱥᱴ ᱠᱟᱹᱴᱤᱡ ᱱᱤᱭᱟᱹ ᱜᱮᱧ ᱫᱮᱠᱷᱟᱣ ᱯᱮᱭᱟ ᱦᱮᱞᱟ ᱢᱟ ᱛᱟᱦᱚᱞᱮ ᱵᱤᱫᱟᱹᱭ ᱞᱮ ᱤᱫᱤᱭᱮᱜᱼᱟ ᱡᱚᱦᱟᱨ ᱡᱚᱦᱟᱨ ᱵᱤᱱ ᱦᱮᱸ ᱛᱚ ᱚᱱᱟ ᱡᱟᱦᱟᱸ ᱟᱵᱚ ᱮᱭᱟᱭ ᱜᱚᱴᱟᱝ ᱯᱚᱛᱚᱵ ᱵᱚᱱ ᱦᱟᱛᱟᱣ ᱞᱮᱫ ᱛᱟᱦᱮᱸᱫ ᱛᱚ ᱟᱯᱮ ᱯᱮ ᱧᱮᱞ ᱫᱟᱲᱮᱭᱟᱜ ᱠᱟᱱᱟ ᱱᱚᱣᱟ ᱦᱩᱭᱩᱜ ᱠᱟᱱᱟ ᱮᱛᱚᱦᱚᱵ ᱡᱟᱦᱟᱸ ᱟᱵᱚ ᱜᱨᱟᱢᱟᱨ ᱥᱟᱱᱛᱟᱲᱤᱭᱟᱜ ᱜᱨᱟᱢᱟᱨ ᱡᱟᱦᱟᱸ ᱢᱮᱱᱟᱜᱼᱟ ᱚᱞ ᱪᱤᱠᱤ ᱨᱮᱭᱟᱜ ᱛᱚ ᱦᱩᱭ ᱠᱟᱱᱟ ᱱᱚᱜᱼᱚᱭ ᱧᱮᱞ ᱯᱮ ᱨᱚᱱᱚᱲ ᱚᱞ ᱠᱟᱱᱟ ᱛᱚ ᱤᱧ ᱵᱟᱹᱧ ᱞᱟᱹᱭᱟ ᱦᱟᱸᱜ ᱪᱮᱫ ᱪᱮᱫ ᱠᱟᱱᱟ ᱟᱯᱮ ᱛᱟᱵᱚᱱ ᱢᱟ ᱦᱟᱸᱜ ᱠᱚᱢᱮᱱᱴ ᱨᱮᱯᱮ ᱞᱟᱹᱭᱟ ᱟᱵᱚ ᱱᱚᱣᱟ ᱪᱮᱫ ᱪᱮᱫ ᱠᱟᱱᱟ ᱦᱮᱸ ᱞᱟᱪᱮ ᱛᱟᱨᱯᱚᱨᱮ ᱡᱟᱦᱟᱸ ᱢᱤᱫᱴᱮᱡ ᱠᱟᱛᱷᱟᱧ ᱞᱟᱹᱭᱟᱫ ᱯᱮᱭᱟ ᱡᱮ ᱵᱟᱝ ᱩᱱᱤ ᱜᱤᱫᱽᱨᱟᱹ ᱵᱚᱱ ᱦᱮᱞᱯ ᱮᱭᱟ ᱠᱩᱲᱤ ᱜᱤᱫᱽᱨᱟᱹ ᱠᱟᱱᱟᱭ ᱢᱤᱫᱴᱤᱡ ᱟᱴ ᱠᱞᱟᱥ ᱛᱟᱭ ᱥᱮ ᱛᱤᱱᱟᱹᱜ ᱠᱞᱟᱥ ᱤᱧ ᱦᱚᱸ ᱵᱮᱥ ᱴᱷᱤᱠ ᱫᱚ ᱵᱟᱹᱧ ᱵᱟᱲᱟᱭᱟ ᱟᱴ ᱠᱞᱟᱥ ᱠᱚ ᱞᱟᱹᱭᱮᱫᱼᱟ ᱦᱟᱸᱜ ᱯᱟᱞᱮᱫ

ᱛᱟᱦᱚᱞᱮ ᱱᱚᱣᱟ ᱵᱚᱱ ᱦᱟᱛᱟᱣ ᱠᱮᱜᱼᱟ ᱛᱳ ᱤᱧ ᱞᱟᱹᱭ ᱟᱯᱮ ᱜᱤᱭᱟᱹᱧ ᱦᱟᱸᱜ ᱱᱚᱣᱟ ᱯᱟᱲᱦᱟᱣ ᱵᱟᱲᱟ ᱠᱟᱛᱮᱫ ᱟᱨ ᱱᱚᱣᱟ ᱨᱮᱭᱟᱜ ᱯᱤ ᱰᱤ ᱮᱯᱷ ᱦᱟᱸᱜ ᱤᱧᱤᱧ ᱮᱢᱟ ᱯᱮ ᱜᱮᱭᱟ ᱦᱮᱸᱞᱟᱪᱮ ᱱᱚᱣᱟ ᱨᱮᱭᱟᱜ ᱯᱤ ᱰᱤ ᱮᱯᱷ ᱦᱟᱸᱜ ᱢᱤᱫᱴᱤᱡ ᱵᱮᱱᱟᱣᱟ ᱟᱨ ᱤᱧ ᱚᱱᱟᱧ ᱮᱵᱷᱮᱞᱮᱵᱚᱞ ᱟᱯᱮᱭᱟ ᱡᱟᱦᱟᱸ ᱞᱮᱠᱟᱛᱮ ᱟᱯᱮ ᱦᱚᱸ ᱯᱟᱲᱦᱟᱜ ᱯᱮ ᱟᱨ ᱡᱮᱦᱮᱛᱩ ᱦᱟᱛᱟᱣ ᱠᱟᱱᱟ ᱫᱩᱭᱥᱚ ᱫᱚᱥ ᱴᱟᱠᱟ ᱛᱮ ᱮᱱᱠᱷᱟᱱ ᱟᱵᱚ ᱡᱩᱫᱤ ᱱᱚᱣᱟ ᱜᱮ ᱵᱳᱭ ᱜᱮᱵᱚᱱ ᱦᱟᱛᱟᱣᱟ ᱫᱩᱭᱥᱚ ᱫᱚᱥ ᱴᱟᱠᱟ ᱛᱮ ᱡᱚᱛᱚ ᱦᱚᱲ ᱮᱱᱠᱷᱟᱱ ᱫᱚ ᱵᱟᱭ ᱦᱩᱭᱩᱜᱼᱟ ᱯᱤ ᱰᱤ ᱮᱯᱷ ᱱᱚᱣᱟ ᱨᱮᱭᱟᱜ ᱤᱧ ᱵᱮᱱᱟᱣᱟ ᱟᱨ ᱱᱚᱣᱟ ᱜᱮ ᱦᱟᱸᱜ ᱤᱧ ᱯᱨᱳᱵᱷᱟᱭᱤᱰ ᱟᱯᱮ ᱜᱮ ᱦᱮᱸᱞᱟ ᱛᱟᱦᱚᱞᱮ ᱛᱮᱦᱮᱧᱟᱜ ᱵᱷᱤᱰᱤᱭᱳ ᱫᱚ ᱚᱱᱠᱟ ᱠᱟᱛᱷᱟ ᱟᱨ ᱫᱚᱦᱚᱭᱮᱜ ᱟᱹᱧ ᱛᱟᱦᱚᱞᱮ ᱵᱤᱫᱟᱹᱭ ᱤᱧ ᱤᱫᱤᱭᱟ ᱟᱨ ᱮᱱᱟᱝ ᱨᱮᱧ ᱞᱟᱹᱭ ᱟᱠᱟᱫ ᱯᱮᱭᱟ ᱩᱱᱠᱤᱱ ᱜᱤᱫᱽᱨᱟᱹ ᱥᱟᱞᱟᱜ ᱤᱧ ᱥᱩᱴ ᱟᱠᱟᱫᱼᱟ ᱛᱟᱦᱚᱞᱮ ᱱᱚᱣᱟ ᱵᱷᱮᱜᱟᱨ ᱛᱤᱧ ᱥᱩᱴ ᱟᱫ ᱠᱤᱱᱟ ᱦᱟᱸᱜ ᱛᱚᱵᱮ ᱫᱚᱦᱚᱭᱮᱫ ᱟᱹᱧ ᱡᱚᱦᱟᱨ